ᱥᱟᱱᱟᱢ ᱠᱚᱜᱮ ᱥᱟᱹᱜᱩᱱ ᱡᱚᱦᱟᱨ ᱛᱮᱦᱮᱧᱟᱜ ᱵᱷᱤᱰᱤᱭᱳ ᱨᱮᱵᱚᱱ ᱧᱮᱞᱟ ᱢᱩᱨᱢᱩ ᱟᱨ ᱢᱟᱨᱰᱤ ᱯᱟᱹᱨᱤᱥ ᱦᱚᱲ ᱠᱚᱫᱚ ᱛᱤᱱᱟᱹᱜ ᱴᱷᱮᱱ ᱠᱚ ᱦᱟᱹᱴᱤᱧ ᱟᱠᱟᱱᱟ ᱛᱚ ᱛᱮᱦᱮᱧ ᱫᱚ ᱚᱱᱟ ᱵᱟᱨᱮ ᱛᱮᱜᱮ ᱵᱚᱱ ᱵᱟᱰᱟᱭ ᱞᱮᱜᱮ ᱢᱟ ᱛᱚᱵᱮ ᱱᱚᱣᱟ ᱵᱷᱤᱰᱤᱭᱳ ᱯᱩᱭᱞᱩ ᱠᱷᱚᱱ ᱢᱩᱪᱟᱹᱫ ᱫᱷᱟᱹᱵᱤᱡ ᱧᱮᱞ ᱛᱟᱵᱚᱱ ᱯᱮ ᱯᱩᱭᱞᱩ ᱨᱮ ᱡᱟᱹᱛ ᱢᱩᱨᱢᱩ ᱫᱚᱥᱟᱨ ᱨᱮ ᱪᱚᱯᱮᱭᱟ ᱢᱩᱨᱢᱩ ᱛᱮᱥᱟᱨ ᱨᱮ ᱪᱷᱟᱯᱨᱟ ᱢᱩᱨᱢᱩ, ᱯᱩᱱ ᱨᱮ ᱪᱟᱸᱫᱮᱱᱟ ᱢᱩᱨᱢᱩ, ᱢᱚᱬᱮ ᱨᱮ ᱪᱟᱢᱯᱟ ᱵᱟᱦᱟ ᱢᱩᱨᱢᱩ, ᱛᱩᱨᱩᱭ ᱨᱮ ᱵᱟᱥᱚ ᱵᱟᱦᱟ ᱢᱩᱨᱢᱩ, ᱮᱭᱟᱭ ᱨᱮ ᱦᱟᱺᱰᱤ ᱢᱩᱨᱢᱩ, ᱤᱨᱟᱹᱞ ᱨᱮ ᱚᱵᱚᱨ ᱢᱩᱨᱢᱩ, ᱟᱨᱮ ᱨᱮ ᱴᱤᱠᱟᱹ ᱢᱩᱨᱢᱩ, ᱜᱮᱞ ᱨᱮ ᱠᱷᱮᱰᱣᱟᱨ ᱢᱩᱨᱢᱩ, ᱜᱮᱞ ᱢᱤᱫ ᱨᱮ ᱵᱤᱴᱚᱞ ᱢᱩᱨᱢᱩ, ᱜᱮᱞ ᱵᱟᱨ ᱨᱮ ᱥᱟᱫᱟ ᱢᱩᱨᱢᱩ, ᱜᱮᱞ ᱯᱮ ᱨᱮ ᱠᱷᱮᱰᱣᱟᱞ ᱢᱩᱨᱢᱩ, ᱜᱮᱞ ᱯᱩᱱ ᱨᱮ ᱥᱟᱢᱟᱦ ᱢᱩᱨᱢᱩ, ᱜᱮᱞ ᱢᱚᱬᱮ ᱨᱮ ᱚᱨᱣᱟᱞ ᱢᱩᱨᱢᱩ, ᱜᱮᱞ ᱛᱩᱨᱩᱭ ᱨᱮ ᱦᱟᱴ ᱢᱩᱨᱢᱩ, ᱜᱮᱞ ᱮᱭᱟᱭ ᱨᱮ ᱜᱟᱲ ᱢᱩᱨᱢᱩ, ᱜᱮᱞ ᱤᱨᱟᱹᱞ ᱨᱮ ᱟᱫᱣᱟ ᱢᱩᱨᱢᱩ᱾ ᱱᱚᱜᱼᱚᱭ ᱱᱚᱝᱠᱟ ᱢᱩᱨᱢᱩ ᱯᱟᱹᱨᱤᱥ ᱦᱚᱲ ᱠᱚᱫᱚ ᱜᱮᱞ ᱤᱨᱟᱹᱞ ᱴᱷᱮᱱ ᱠᱚ ᱦᱟᱹᱴᱤᱧ ᱟᱠᱟᱱᱟ᱾ ᱤᱱᱟᱹ ᱯᱚᱨᱮ ᱵᱚᱱ ᱧᱮᱞᱟ ᱢᱟᱨᱰᱤ ᱯᱟᱹᱨᱤᱥ ᱦᱚᱲ ᱠᱚᱫᱚ ᱛᱤᱱᱟᱹᱜ ᱴᱷᱮᱱ ᱠᱚ ᱦᱟᱹᱴᱤᱧ ᱟᱠᱟᱱᱟ᱾ ᱯᱩᱭᱞᱩ ᱨᱮ ᱡᱟᱹᱛ ᱢᱟᱨᱰᱤ, ᱫᱚᱥᱟᱨ ᱨᱮ ᱥᱟᱫᱟ ᱢᱟᱨᱰᱤ, ᱛᱮᱥᱟᱨ ᱨᱮ ᱨᱩᱛ ᱢᱟᱨᱰᱤ, ᱯᱩᱱ ᱨᱮ ᱨᱚᱛᱷᱚ ᱢᱟᱨᱰᱤ, ᱢᱚᱬᱮ ᱨᱮ ᱜᱚᱫᱟ ᱢᱟᱨᱰᱤ, ᱛᱩᱨᱩᱭ ᱨᱮ ᱠᱤᱥᱟᱹᱬ ᱢᱟᱨᱰᱤ, ᱮᱭᱟᱭ ᱨᱮ ᱦᱟᱺᱰᱤ ᱢᱟᱨᱰᱤ, ᱤᱨᱟᱹᱞ ᱨᱮ ᱦᱮᱸᱥᱮᱞ ᱢᱟᱨᱰᱤ, ᱟᱨᱮ ᱨᱮ ᱥᱚᱱᱟ ᱢᱟᱨᱰᱤ, ᱜᱮᱞ ᱨᱮ ᱢᱤᱨᱩ ᱢᱟᱨᱰᱤ, ᱜᱮᱞ ᱢᱤᱫ ᱨᱮ ᱠᱮᱰᱣᱟᱨ ᱢᱟᱨᱰᱤ, ᱜᱮᱞ ᱵᱟᱨ ᱨᱮ ᱢᱟᱨᱮ ᱢᱟᱨᱰᱤ, ᱜᱮᱞ ᱯᱮ ᱨᱮ ᱴᱤᱠᱟᱹ ᱢᱟᱨᱰᱤ, ᱜᱮᱞ ᱯᱩᱱ ᱨᱮ ᱥᱟᱫᱚᱢ ᱢᱟᱨᱰᱤ, ᱜᱮᱞ ᱢᱚᱬᱮ ᱨᱮ ᱡᱩᱲᱤ ᱢᱟᱨᱰᱤ, ᱜᱮᱞ ᱛᱩᱨᱩᱭ ᱨᱮ ᱠᱷᱟᱸᱰᱟ ᱡᱟᱜᱣᱟ ᱢᱟᱨᱰᱤ, ᱜᱮᱞ ᱮᱭᱟᱭ ᱨᱮ ᱢᱮᱨᱟ ᱪᱟᱠᱷᱟ ᱢᱟᱨᱰᱤ, ᱜᱮᱞ ᱤᱨᱟᱹᱞ ᱨᱮ ᱵᱟᱫᱚᱞᱤ ᱢᱟᱨᱰᱤ, ᱜᱮᱞ ᱟᱨᱮ ᱨᱮ ᱛᱚᱨᱚᱯ ᱢᱟᱨᱰᱤ ᱟᱨ ᱵᱟᱜᱮ ᱨᱮ ᱞᱩᱱᱩᱦ ᱢᱟᱨᱰᱤ᱾ ᱱᱚᱜᱼᱚᱭ ᱱᱚᱝᱠᱟ ᱢᱟᱨᱰᱤ ᱯᱟᱹᱨᱤᱥ ᱦᱚᱲ ᱠᱚᱫᱚ ᱵᱟᱜᱮ ᱜᱚᱴᱟᱝ ᱠᱚ ᱦᱟᱹᱴᱤᱧ ᱟᱠᱟᱱᱟ ᱟᱨ ᱱᱤᱭᱟᱹ ᱛᱟᱭᱚᱢ ᱵᱤᱰᱤᱭᱳ ᱨᱮᱵᱚᱱ ᱧᱮᱞᱟ ᱴᱩᱰᱩ ᱟᱨ ᱦᱮᱢᱵᱽᱨᱚᱢ ᱯᱟᱹᱨᱤᱥ ᱦᱚᱲ ᱠᱚᱫᱚ ᱛᱤᱱᱟᱹᱜ ᱴᱷᱮᱱ ᱠᱚ ᱦᱟᱹᱴᱤᱧ ᱟᱠᱟᱱᱟ᱾ ᱱᱚᱣᱟ ᱵᱷᱤᱰᱤᱭᱳ ᱵᱚᱱ ᱠᱩᱥᱤᱭᱟᱜ ᱠᱷᱟᱱ ᱞᱟᱭᱤᱠ ᱛᱟᱵᱚᱱ ᱯᱮ ᱟᱨ ᱱᱚᱣᱟ ᱪᱮᱱᱮᱞ ᱨᱮ ᱡᱩᱫᱤ ᱱᱟᱣᱟ ᱜᱮᱯᱮ ᱦᱮᱡ ᱟᱠᱟᱱᱟ ᱪᱮᱱᱮᱞ ᱥᱟᱵᱥᱠᱨᱟᱭᱤᱵ ᱠᱟᱛᱮ ᱚᱱᱟ ᱥᱩᱨ ᱨᱮᱱᱟᱜ ᱜᱷᱚᱱᱴᱟ ᱵᱚᱴᱚᱱ ᱦᱚᱸ ᱴᱤᱯᱟᱹᱣ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱫᱚ ᱤᱱᱠᱟᱹ ᱜᱮ ᱥᱟᱱᱟᱢ ᱠᱚ ᱡᱚᱦᱟᱨ